ᱯᱳᱭᱞᱳ ᱡᱚᱦᱟᱨ ᱫᱚ ᱢᱟᱨᱟᱝ ᱵᱩᱨᱩ ᱞᱟᱹᱜᱤᱫ ᱤᱱᱟᱹ ᱛᱟᱭᱚᱢ ᱟᱯᱮ ᱥᱟᱱᱟᱢ ᱠᱚ ᱞᱟᱹᱜᱤᱫ ᱤᱧᱟᱹᱜ ᱞᱟᱥᱟᱲᱦᱮᱫ ᱡᱚᱦᱟᱨ ᱛᱮᱦᱮᱧᱟᱜ ᱵᱷᱤᱰᱤᱭᱳ ᱨᱮᱫᱚ ᱵᱚᱱ ᱥᱮᱬᱟᱭᱟ ᱡᱮ ᱯᱞᱮ ᱞᱤᱥᱴ ᱪᱤᱠᱟᱹᱛᱮ ᱵᱚ ᱵᱮᱱᱟᱣᱟ ᱚᱱᱟ ᱢᱟᱲᱟᱝ ᱨᱮᱵᱚᱱ ᱥᱮᱬᱟ ᱞᱮᱜᱮ ᱡᱮ ᱯᱞᱮ ᱞᱤᱥᱴ ᱫᱚ ᱪᱮᱫ ᱠᱟᱱᱟ ᱟᱨ ᱪᱮᱫᱟᱜ ᱵᱚ ᱵᱮᱱᱟᱣᱟ ᱯᱞᱮ ᱞᱤᱥᱴ ᱫᱚ ᱦᱩᱭᱩᱜ ᱠᱟᱱᱟ ᱡᱮ ᱠᱤᱪᱷᱩ ᱵᱷᱤᱰᱤᱭᱳ ᱢᱤᱫᱴᱟᱝ ᱞᱤᱥᱴ ᱨᱮ ᱫᱚᱦᱚ ᱠᱟᱜ ᱜᱮ ᱯᱞᱮ ᱞᱤᱥᱴ ᱠᱚ ᱢᱮᱛᱟᱜᱼᱟ ᱟᱨ ᱛᱟᱦᱮᱸᱭᱮᱱᱟ ᱪᱮᱫᱟᱜ ᱵᱚ ᱵᱮᱱᱟᱣᱟ ᱧᱮᱞ ᱛᱟᱵᱚᱱ ᱯᱮ ᱡᱟᱦᱟᱸᱭ ᱭᱩᱴᱩᱵᱽ ᱨᱮ ᱯᱷᱟᱱᱤ ᱵᱷᱤᱰᱤᱭᱳᱭ ᱧᱮᱞ ᱮᱫᱟ ᱩᱱ ᱥᱚᱢᱚᱭ ᱡᱩᱫᱤ ᱤᱥᱤᱱ ᱵᱟᱥᱟᱝ ᱵᱷᱤᱰᱤᱭᱳ ᱥᱮ ᱴᱤᱭᱩᱴᱳᱨᱤᱭᱟᱞ ᱵᱷᱤᱰᱤᱭᱳ ᱥᱮ ᱟᱨᱦᱚᱸ ᱟᱭᱢᱟ ᱞᱮᱠᱟᱱ ᱵᱷᱤᱰᱤᱭᱳ ᱦᱮᱡ ᱜᱚᱫ ᱞᱮᱱᱠᱷᱟᱱ ᱚᱱᱟ ᱠᱚᱫᱚ ᱛᱚᱠᱷᱚᱱ ᱫᱚ ᱩᱱᱤ ᱫᱚ ᱵᱟᱭ ᱧᱮᱞᱟ ᱩᱱᱤ ᱫᱚ ᱠᱷᱟᱹᱞᱤ ᱯᱷᱟᱱᱤ ᱵᱷᱤᱰᱤᱭᱳ ᱜᱮ ᱧᱮᱞ ᱥᱟᱱᱟᱭᱮᱭᱟ ᱚᱱᱟᱛᱮ ᱢᱤᱢᱤᱫ ᱞᱮᱠᱟᱱ ᱵᱷᱤᱰᱤᱭᱳ ᱟᱞᱟᱫᱟ ᱟᱞᱟᱫᱟ ᱯᱞᱮᱞᱤᱥᱴ ᱨᱮ ᱫᱚᱦᱚ ᱠᱟᱜ ᱫᱚ ᱮᱠᱟᱞ ᱜᱮ ᱞᱟᱹᱠᱛᱤᱭᱟ ᱯᱞᱮᱞᱤᱥᱴ ᱵᱮᱱᱟᱣ ᱢᱟᱲᱟᱝ ᱨᱤᱧ ᱟᱨᱦᱚᱸᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱱᱚᱝᱠᱟᱱ ᱴᱤᱭᱩᱴᱳᱨᱤᱭᱟᱞ ᱵᱷᱤᱰᱤᱭᱳᱧ ᱟᱯᱞᱳᱰᱟ ᱡᱟᱦᱟᱸ ᱫᱚ ᱟᱯᱮᱭᱟᱜ ᱟᱭᱢᱟ ᱜᱚᱲᱚ ᱨᱮ ᱞᱟᱜᱟᱜᱼᱟ ᱢᱟ ᱛᱟᱦᱚᱞᱮ ᱪᱮᱱᱮᱞ ᱛᱮᱫ ᱥᱟᱵᱥᱠᱨᱟᱭᱤᱵ ᱠᱟᱛᱟ ᱵᱚᱱ ᱯᱮ ᱯᱳᱭᱞᱳ ᱟᱢᱟᱜ ᱪᱮᱱᱮᱞ ᱨᱮᱱᱟᱜ ᱵᱷᱤᱰᱤᱭᱳ ᱢᱮᱱᱮᱡᱟᱨ ᱨᱮ ᱪᱟᱞᱟᱜ ᱢᱮ ᱤᱱᱟᱹ ᱛᱟᱭᱚᱢ ᱛᱷᱚᱲᱟ ᱡᱩᱢ ᱧᱚᱜ ᱢᱮ ᱚᱱᱟ ᱡᱟᱦᱟᱸ ᱯᱞᱮᱞᱤᱥᱴ ᱧᱮᱞᱚᱜ ᱠᱟᱱᱟ ᱚᱱᱟ ᱯᱞᱮᱞᱤᱥᱴ ᱨᱮ ᱠᱞᱤᱠ ᱢᱮ ᱤᱱᱟᱹ ᱛᱟᱭᱚᱢ ᱱᱚᱜᱼᱚ ᱱᱚᱝᱠᱟ ᱢᱤᱫᱴᱮᱱ ᱯᱮᱡᱽ ᱠᱷᱩᱞᱟᱹᱜᱼᱟ ᱧᱮᱞ ᱢᱮ ᱠᱳᱱᱳ ᱯᱞᱮᱞᱤᱥᱴ ᱵᱟᱹᱱᱩᱜᱼᱟ ᱡᱩᱢ ᱧᱚᱜ ᱠᱟᱛᱮ ᱧᱮᱞ ᱢᱮ ᱚᱱᱟ ᱱᱤᱭᱩ ᱯᱞᱮᱞᱤᱥᱴ ᱚᱸᱰᱮ ᱠᱨᱤᱭᱮᱴ ᱠᱞᱤᱠ ᱞᱮᱠᱷᱟᱱ ᱜᱮ ᱱᱚᱜᱼᱚ ᱱᱚᱝᱠᱟᱱ ᱠᱷᱩᱞᱟᱹᱣ ᱠᱟᱛᱮ ᱚᱸᱰᱮ ᱯᱞᱮ ᱞᱤᱥᱴ ᱨᱮᱱᱟᱜ ᱧᱩᱛᱩᱢ ᱮᱢᱟᱜ ᱦᱩᱭᱩᱜᱼᱟ ᱢᱮᱱᱫᱟ ᱟᱢ ᱯᱞᱮ ᱞᱤᱥᱴ ᱨᱮᱱᱟᱜ ᱪᱮᱫ ᱧᱩᱛᱩᱢᱮᱢ ᱮᱢᱟᱜᱼᱟ ᱤᱧ ᱫᱚ ᱯᱞᱮ ᱞᱤᱥᱴ ᱨᱮᱱᱟᱜ ᱧᱩᱛᱩᱢᱤᱧ ᱮᱢᱟᱜ ᱠᱟᱱᱟ ᱢᱚᱰᱟᱨᱱ ᱥᱟᱱᱛᱟᱞᱤ ᱠᱩᱫᱩᱢ

ᱵᱟᱥ ᱵᱷᱤᱰᱤᱭᱳ ᱛᱮᱫ ᱫᱚ ᱮᱰ ᱟᱠᱟᱱ ᱛᱟᱵᱚᱱᱟ ᱮᱨᱯᱚᱨ ᱵᱮᱠ ᱠᱟᱛᱮ ᱵᱚᱱ ᱧᱮᱞ ᱞᱮᱜᱮ ᱯᱞᱮᱞᱤᱥᱴ ᱨᱮ ᱵᱷᱤᱰᱤᱭᱳ ᱠᱚ ᱮᱰ ᱟᱠᱟᱱᱟ ᱥᱮ ᱵᱟᱝ ᱱᱚᱜᱼᱚᱭ ᱧᱮᱞ ᱢᱮ ᱯᱞᱮᱞᱤᱥᱴ ᱨᱮ ᱠᱞᱤᱠ ᱞᱮᱜᱟᱭ ᱛᱟᱵᱚᱱ ᱯᱮ ᱯᱞᱮᱞᱤᱥᱴ ᱱᱚᱜᱼᱚᱭ ᱵᱷᱤᱰᱤᱭᱳ ᱠᱚ ᱮᱰ ᱠᱟᱱ ᱛᱟᱵᱚᱱᱟ ᱟᱥᱚᱜ ᱟᱹᱧ ᱱᱚᱣᱟ ᱵᱷᱤᱰᱤᱭᱳ ᱧᱮᱞ ᱠᱟᱛᱮ ᱥᱮᱬᱟ ᱠᱮᱫᱟ ᱵᱚᱱ ᱡᱮ ᱪᱮᱠᱟᱛᱮ ᱯᱞᱮᱞᱤᱥᱴ ᱵᱮᱱᱟᱣ ᱜᱟᱱᱚᱜᱼᱟ ᱢᱟ ᱛᱟᱦᱚᱞᱮ ᱱᱚᱣᱟ ᱥᱮᱬᱟ ᱵᱟᱠᱷᱨᱟ ᱛᱮ ᱢᱤᱫᱴᱟᱝ ᱞᱟᱭᱤᱠ ᱟᱨ ᱥᱮᱭᱟᱨ ᱫᱚ ᱟᱞᱚ ᱵᱚᱱ ᱦᱤᱲᱤᱧ ᱢᱟ ᱟᱨ ᱡᱟᱦᱟᱱᱟᱜ ᱠᱩᱠᱞᱤ ᱛᱟᱦᱮᱱ ᱠᱷᱟᱱ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱢᱟ ᱛᱟᱦᱚᱞᱮ ᱟᱨ ᱢᱤᱫ ᱫᱷᱟᱣ ᱥᱟᱱᱟᱢ ᱠᱚ ᱡᱚᱦᱟᱨ